ᱡᱚᱦᱟᱨ ᱜᱮ ᱥᱟᱱᱟᱢ ᱧᱮᱧᱮᱞᱤᱭᱟᱹ ᱠᱚ ᱛᱤᱦᱤᱧ ᱫᱚᱧ ᱞᱟᱹᱭ ᱟᱯᱮᱭᱟ ᱤᱭᱩᱴᱤᱭᱩᱵᱽ ᱨᱮᱱᱟᱜ ᱵᱮᱵᱚᱦᱟᱨ ᱵᱮᱵᱚᱦᱟᱨ ᱢᱟᱵᱚᱱ ᱵᱮᱵᱚᱦᱟᱨᱮᱫ ᱜᱮ ᱚᱱᱟ ᱠᱷᱚᱱ ᱮᱠᱴᱩ ᱡᱟᱹᱥᱛᱤ ᱧᱚᱜ ᱤᱧ ᱞᱟᱹᱭ ᱟᱯᱮᱭᱟ ᱡᱟᱦᱟᱸ ᱠᱚ ᱦᱚᱭᱛᱳ ᱟᱯᱮ ᱫᱚ ᱵᱟᱯᱮ ᱵᱟᱲᱟᱭᱟ ᱛᱚ ᱪᱚᱞᱚ ᱵᱚᱱ ᱧᱮᱞ ᱞᱮᱜᱮ ᱛᱚ ᱚᱱᱟ ᱠᱷᱟᱹᱛᱤᱨ ᱛᱮ ᱤᱭᱩᱴᱤᱭᱩᱵᱽ ᱨᱮ ᱪᱟᱞᱟᱜ ᱞᱟᱜᱟᱣ ᱵᱚᱱᱟ ᱤᱭᱩᱴᱤᱭᱩᱵᱽ ᱤᱭᱩᱴᱤᱭᱩᱵᱽ ᱮᱯ ᱤᱧ ᱳᱯᱮᱱ ᱠᱮᱫᱟ ᱳᱯᱮᱱ ᱞᱮᱱᱠᱷᱟᱱ ᱱᱤᱝᱠᱟᱹ ᱤᱱᱴᱟᱨᱯᱷᱮᱥ ᱦᱤᱡᱩᱜᱼᱟ ᱵᱟᱲᱟᱭ ᱜᱮᱭᱟᱯᱮ ᱵᱷᱤᱰᱤᱭᱳ ᱠᱚ ᱦᱤᱡᱩᱜᱼᱟ ᱛᱚ ᱡᱟᱦᱟᱸ ᱵᱚᱱ ᱪᱚᱭᱮᱥᱟ ᱚᱱᱟ ᱵᱚᱱ ᱧᱮᱞᱟ ᱛᱚ ᱢᱤᱫᱴᱮᱱ ᱤᱧ ᱪᱚᱭᱮᱥ ᱮᱫᱟ ᱮᱱᱟ ᱦᱚᱯᱚᱱ ᱢᱟᱹᱭ ᱱᱚᱣᱟ ᱨᱮ ᱡᱩᱫᱤ ᱵᱚᱱ ᱠᱞᱤᱠᱟ ᱛᱟᱦᱚᱞᱮ ᱵᱷᱤᱰᱭᱳ ᱪᱟᱹᱞᱩᱜ ᱛᱟᱵᱚᱱᱟ ᱵᱷᱤᱰᱭᱳ ᱫᱚ ᱵᱟᱹᱧ ᱪᱟᱹᱞᱩᱭᱮᱫᱟ ᱵᱚᱱᱫᱚᱭ ᱫᱟᱹᱧ ᱪᱮᱫᱟᱜ ᱥᱮ ᱯᱟᱞᱮ ᱤᱭᱟᱹ ᱦᱩᱭ ᱫᱟᱲᱮᱭᱟᱜᱼᱟ ᱪᱮᱫ ᱤᱧ ᱢᱮᱱᱟ ᱠᱚᱯᱤ ᱨᱟᱭᱤᱴ ᱦᱮᱡ ᱫᱟᱲᱮᱭᱟᱜᱼᱟ ᱚᱱᱟᱛᱮ ᱵᱟᱹᱧ ᱪᱟᱹᱞᱩᱭᱮᱫᱟ ᱛᱚ ᱵᱷᱤᱰᱭᱳ ᱱᱚᱣᱟ ᱧᱮᱞ ᱢᱩᱪᱟᱹᱫ ᱠᱟᱛᱮᱫ ᱧᱮᱞ ᱯᱮ ᱫᱚᱥᱟᱨ ᱵᱷᱤᱰᱭᱳ ᱪᱟᱹᱞᱩᱜᱼᱟ ᱛᱚ ᱚᱱᱟ ᱡᱩᱫᱤ ᱫᱚᱥᱟᱨ ᱵᱷᱤᱰᱭᱳ ᱡᱮᱢᱚᱱ ᱵᱟᱝ ᱪᱟᱹᱞᱩᱜ ᱚᱱᱟ ᱠᱷᱟᱹᱛᱤᱨ ᱛᱮ ᱱᱚᱜᱼᱚᱭ ᱱᱚᱣᱟ ᱧᱮᱞᱚᱜ ᱠᱟᱱ ᱟᱭᱠᱚᱱ ᱱᱚᱣᱟ ᱵᱚᱱ ᱵᱚᱱᱫᱚ ᱠᱟᱜᱼᱟ ᱛᱚᱵᱮ ᱠᱷᱟᱱ ᱜᱮ ᱱᱚᱣᱟ ᱫᱚ ᱚᱴᱳ ᱯᱞᱮ ᱫᱚ ᱚᱯᱷ ᱮᱱᱟ ᱛᱟᱨᱯᱚᱨ ᱵᱷᱤᱰᱭᱳ ᱨᱮᱱᱟᱜ ᱠᱳᱣᱟᱞᱤᱴᱤ ᱡᱩᱫᱤ ᱵᱚᱱ ᱰᱷᱮᱨ ᱵᱟᱲᱟ ᱥᱟᱱᱟ ᱵᱚᱱᱟ ᱦᱚᱭᱛᱳ ᱡᱚᱠᱷᱚᱱ ᱵᱟᱵᱚᱱ ᱧᱮᱞ ᱮᱫᱟ ᱛᱚᱠᱷᱚᱱ ᱫᱚ ᱥᱮᱨᱮᱧ ᱵᱚᱱ ᱪᱟᱹᱞᱩ ᱟᱠᱟᱫᱟ ᱥᱩᱫᱩ ᱵᱚᱱ ᱟᱸᱡᱚᱢ ᱮᱫᱟ ᱧᱮᱞ ᱫᱚ ᱵᱟᱵᱚᱱ ᱧᱮᱞ ᱮᱫᱟ ᱛᱚᱠᱷᱚᱱ ᱫᱚ ᱵᱮᱠᱟᱨ ᱮᱢ ᱵᱤ ᱪᱮᱫᱟᱜ ᱮᱢ ᱠᱷᱚᱨᱪᱟᱭᱟ ᱛᱳ ᱠᱚᱢ ᱮᱢ ᱵᱤ ᱡᱮᱢᱚᱱ ᱠᱷᱚᱨᱪᱟᱜ ᱚᱱᱟ ᱨᱮᱱᱟᱜ ᱵᱷᱤᱰᱭᱳ ᱠᱳᱣᱟᱞᱤᱴᱤ ᱚᱱᱟ ᱦᱚᱛᱮᱛᱮ ᱰᱷᱮᱨ ᱵᱟᱲᱟᱣ ᱞᱟᱹᱜᱤᱫ ᱞᱟᱜᱟᱣ ᱵᱚᱱᱟ ᱛᱳ ᱚᱱᱟ ᱠᱷᱟᱹᱛᱤᱨ ᱛᱮ ᱱᱚᱣᱟ ᱪᱮᱛᱟᱱ ᱠᱷᱚᱱ ᱡᱚᱡᱚᱢ ᱠᱷᱚᱱ ᱯᱮᱭᱟ ᱰᱚᱴ ᱧᱮᱞᱚᱜ ᱠᱟᱱ ᱚᱸᱰᱮ ᱵᱚᱱ ᱠᱞᱤᱠᱟ ᱛᱟᱨᱯᱚᱨ ᱞᱟᱛᱟᱨ ᱥᱮᱫ ᱯᱮ ᱧᱮᱞ ᱮᱫᱟ ᱱᱚᱜᱼᱚᱭ ᱥᱤᱴᱤᱝ ᱛᱟᱨᱯᱚᱨ ᱠᱚᱣᱟᱞᱤᱴᱤ ᱛᱟᱨᱯᱚᱨ ᱚᱴᱳ ᱛᱤᱱᱥᱚ ᱥᱟᱴ ᱦᱮᱱᱟᱜᱼᱟ ᱚᱱᱟ ᱫᱚᱵᱚᱱ ᱵᱚᱫᱚᱞ ᱠᱟᱛᱮᱫ ᱮᱰᱵᱷᱟᱱᱥ ᱨᱮᱵᱚᱱ ᱪᱟᱞᱟᱜᱼᱟ ᱠᱞᱤᱠ ᱠᱟᱛᱮᱫ ᱮᱰᱵᱷᱟᱱᱥ ᱨᱮ ᱮᱰᱵᱷᱟᱱᱥ ᱥᱮᱱ ᱠᱟᱛᱮᱫ ᱧᱮᱞ ᱮᱫᱟᱯᱮ ᱱᱚᱜᱼᱚᱭ ᱱᱚᱣᱟ ᱠᱚᱣᱟᱞᱤᱴᱤ ᱦᱮᱱᱟᱜᱼᱟ ᱯᱮᱭᱟ ᱠᱚᱣᱟᱞᱤᱴᱤ ᱛᱚ ᱮᱠᱥᱚ ᱪᱩᱣᱟᱞᱞᱤᱥ ᱵᱚᱱ ᱞᱟᱜᱟᱣ ᱠᱷᱟᱱ ᱫᱚ ᱡᱚᱛᱚ ᱠᱷᱚᱱ ᱞᱳ ᱠᱚᱣᱟᱞᱤᱴᱤ ᱟᱨ ᱡᱟᱦᱟᱸ ᱦᱟᱭᱮᱥᱴ ᱛᱟᱦᱮᱱᱟ ᱚᱱᱟ ᱫᱚ ᱦᱟᱭᱮᱥᱴ ᱠᱚᱣᱟᱞᱤᱴᱤ ᱟᱨᱚ ᱱᱚᱣᱟ ᱠᱷᱚᱡ ᱰᱷᱮᱨ ᱛᱟᱦᱮᱱᱟ ᱛᱚ ᱱᱤᱭᱟᱹ ᱢᱤᱫᱴᱮᱡ ᱵᱚᱱ ᱥᱮᱬᱟ ᱠᱮᱫᱟ ᱛᱟᱨᱯᱚᱨ ᱦᱟᱸᱥᱫᱟ ᱴᱮᱞᱤᱠᱚᱢ ᱱᱚᱣᱟ ᱫᱚ ᱪᱮᱱᱮᱞ ᱠᱟᱱᱟ ᱥᱟᱵᱥᱠᱨᱟᱭᱤᱵᱽ ᱜᱮᱭᱟ ᱡᱩᱫᱤ ᱵᱟᱝ ᱥᱟᱵᱥᱠᱨᱟᱭᱤᱵᱽ ᱥᱟᱱᱟ ᱵᱚᱱᱟ ᱟᱱᱥᱟᱵᱥᱠᱨᱟᱭᱤᱵᱽ ᱛᱟᱦᱚᱞᱮ ᱱᱚᱰᱮ ᱠᱞᱤᱠ ᱞᱟᱜᱟᱣ ᱵᱚᱱᱟ ᱛᱚᱵᱮ ᱠᱷᱟᱡ ᱜᱮ ᱟᱱᱥᱟᱵᱥᱠᱨᱟᱭᱤᱵᱚᱜᱼᱟ ᱧᱮᱞ ᱠᱮᱫᱟ ᱯᱮ ᱟᱱᱥᱟᱵᱥᱠᱨᱟᱭᱤᱵᱽ ᱮᱱᱟ ᱛᱟᱨᱯᱚᱨ ᱤᱧ ᱫᱚ ᱥᱟᱵᱥᱠᱨᱟᱭᱤᱵᱽ ᱠᱟᱛᱮ ᱜᱮᱧ ᱫᱚᱦᱚ ᱠᱟᱜ ᱠᱟᱱᱟ ᱛᱚ ᱱᱚᱣᱟ ᱵᱷᱤᱛᱤᱨ ᱨᱮ ᱱᱚᱣᱟ ᱢᱤᱫᱴᱮᱡ ᱪᱮᱱᱮᱞ ᱠᱟᱱᱟ ᱱᱚᱣᱟ ᱵᱷᱤᱛᱤᱨ ᱨᱮ ᱡᱩᱫᱤ ᱵᱚᱱ ᱵᱚᱞᱚᱜᱼᱟ ᱛᱟᱦᱚᱞᱮ ᱱᱚᱣᱟ ᱪᱮᱱᱮᱞ ᱨᱮᱱᱟᱜ ᱡᱚᱛᱚ ᱵᱷᱤᱰᱭᱳ ᱵᱚᱱ ᱧᱮᱞ ᱫᱟᱲᱮᱭᱟᱜᱼᱟ ᱛᱚ ᱵᱚᱞᱚ ᱞᱮᱱᱠᱷᱟᱱ ᱫᱚ ᱱᱚᱰᱮ ᱫᱚ ᱵᱟᱝ ᱦᱤᱡᱩᱜᱼᱟ ᱱᱤᱝᱠᱟᱹ ᱨᱮᱫᱚ ᱛᱷᱚᱲᱟ ᱜᱟᱱ ᱜᱮ ᱦᱤᱡᱩᱜᱼᱟ ᱯᱮᱭᱟ ᱯᱩᱱᱭᱟᱹ ᱛᱚ ᱡᱚᱛᱚ ᱵᱷᱤᱰᱭᱳ ᱧᱮᱞ ᱞᱟᱹᱜᱤᱫ ᱛᱮ ᱵᱷᱤᱰᱭᱳ ᱨᱮ ᱠᱞᱤᱠ ᱦᱩᱭᱩᱜ ᱛᱟᱵᱚᱱᱟ ᱛᱚᱵᱮ ᱠᱷᱟᱱ ᱜᱮ ᱥᱟᱱᱟᱢ ᱵᱷᱤᱰᱭᱳ ᱱᱚᱣᱟ ᱪᱮᱱᱮᱞ ᱨᱮᱱᱟᱜ ᱦᱤᱡᱩᱜᱼᱟ ᱛᱟᱨᱯᱚᱨ ᱱᱚᱣᱟ ᱪᱮᱱᱮᱞ ᱪᱮᱫ ᱯᱞᱮ ᱞᱤᱥᱴ ᱮ ᱵᱮᱱᱟᱣ ᱟᱠᱟᱫᱟ ᱚᱱᱟ ᱧᱮᱞ ᱞᱟᱹᱜᱤᱫ ᱛᱮ ᱯᱞᱮ ᱞᱤᱥᱴ ᱨᱮ ᱠᱞᱤᱠ ᱞᱟᱜᱟᱣ ᱵᱚᱱᱟ ᱢᱤᱫᱴᱮᱱ ᱦᱚᱸ ᱯᱞᱮ ᱞᱤᱥᱴ ᱵᱟᱭ ᱵᱮᱱᱟᱣ ᱟᱠᱟᱫᱟ ᱛᱟᱨᱯᱚᱨ ᱫᱚᱥᱟᱨ ᱛᱮᱥᱟᱨ ᱡᱩᱫᱤ ᱪᱮᱱᱮᱞ ᱛᱟᱦᱮᱱᱟ ᱛᱟᱦᱚᱞᱮ ᱱᱚᱰᱮ ᱠᱞᱤᱠ ᱞᱟᱜᱟᱣ ᱵᱚᱱᱟ ᱛᱚ ᱢᱤᱫᱴᱮᱱ ᱮᱴᱟᱜ ᱪᱮᱱᱮᱞ ᱵᱟᱹᱱᱩᱜᱼᱟ ᱛᱟᱨᱯᱚᱨ ᱱᱚᱣᱟ ᱪᱮᱱᱮᱞ ᱨᱮᱱᱟᱜ ᱰᱤᱴᱮᱞᱥ ᱧᱮᱞ ᱥᱟᱱᱟ ᱵᱚᱱ ᱠᱷᱟᱱ ᱫᱚ ᱮᱵᱟᱣᱩᱴ ᱨᱮ ᱠᱞᱤᱠ ᱞᱟᱜᱟᱣ ᱵᱚᱱᱟ ᱛᱚ ᱧᱮᱞ ᱫᱟᱯᱮ ᱦᱟᱭ ᱯᱷᱨᱮᱱᱰᱥ ᱟᱭ ᱮᱢ ᱨᱚᱢᱮᱥ ᱦᱟᱸᱥᱫᱟ ᱛᱚ ᱱᱩᱭᱟᱜ ᱠᱟᱱᱟ ᱱᱤᱭᱟᱹ ᱠᱚᱭ ᱚᱞ ᱠᱟᱫᱟᱭ ᱛᱚ ᱱᱚᱣᱟ ᱠᱚ ᱧᱮᱞ ᱠᱟᱛᱮᱫ ᱫᱚ ᱡᱟᱹᱥᱛᱤ ᱠᱟᱭᱛᱮ ᱪᱮᱫ ᱦᱚᱸ ᱯᱷᱟᱭᱫᱟ ᱫᱚ ᱵᱟᱹᱱᱩᱜᱼᱟ ᱵᱮᱠ ᱠᱤᱫᱟᱹᱧ ᱡᱟᱥᱴ ᱵᱟᱲᱟᱭ ᱧᱟᱢᱚᱜᱼᱟ ᱛᱚ ᱱᱤᱛᱚᱜ ᱫᱚ ᱥᱤᱴᱤᱝ ᱠᱚᱵᱚᱱ ᱵᱮᱱᱟᱣᱟ ᱱᱚᱣᱟ ᱢᱟᱱᱮ ᱵᱟᱲᱟᱭᱟᱵᱚᱱ ᱚᱱᱟ ᱠᱷᱟᱹᱛᱤᱨ ᱛᱮ ᱪᱮᱛᱟᱱ ᱠᱚᱱ ᱨᱮ ᱧᱮᱞᱚᱜ ᱠᱟᱱ ᱟᱭᱠᱚᱱ ᱤᱧᱟᱹᱜ ᱤᱭᱩᱴᱩᱵᱽ ᱪᱮᱱᱮᱞ ᱨᱮᱱᱟᱜ ᱟᱭᱠᱚᱱ ᱚᱱᱟᱨᱮ ᱠᱞᱤᱠ ᱞᱟᱜᱟᱣ ᱵᱚᱱᱟ ᱛᱟᱨᱯᱚᱨ ᱱᱚᱰᱮ ᱠᱷᱚᱱ ᱦᱚᱸ ᱚᱱᱟ ᱥᱮᱴᱤᱝ ᱨᱮ ᱡᱩᱫᱤ ᱵᱚᱱ ᱪᱟᱞᱟᱜᱼᱟ ᱚᱱᱟ ᱵᱷᱤᱰᱭᱳ ᱠᱚᱣᱟᱞᱤᱴᱤ ᱵᱚᱱ ᱪᱮᱧᱡᱽ ᱫᱟᱲᱮᱭᱟᱜᱼᱟ ᱧᱮᱞ ᱮᱫᱟᱯᱮ ᱚᱴᱳ ᱯᱞᱮ ᱚᱴᱳ ᱯᱞᱮ ᱱᱚᱰᱮ ᱠᱷᱚᱱ ᱵᱚᱱ ᱚᱯᱷ ᱚᱱ ᱫᱟᱲᱮᱭᱟᱜᱼᱟ ᱦᱟᱸᱰᱮ ᱜᱮᱛᱤᱧ ᱚᱯᱷ ᱠᱟᱫᱟ ᱧᱮᱞ ᱠᱮᱫᱟ ᱯᱮ ᱛᱳ ᱚᱱᱟ ᱯᱮ ᱚᱯᱷ ᱚᱱ ᱫᱟᱲᱮᱭᱟᱜᱼᱟ ᱛᱟᱨᱯᱚᱨ ᱞᱟᱛᱟᱨ ᱨᱮ ᱵᱷᱤᱰᱭᱳ ᱠᱚᱣᱟᱞᱤᱴᱤ ᱡᱟᱦᱟᱸ ᱮᱱᱟᱝ ᱤᱧ ᱞᱟᱹᱭ ᱠᱮᱫ ᱱᱚᱰᱮ ᱠᱷᱚᱱ ᱯᱮ ᱤᱭᱟᱹ ᱫᱟᱲᱮᱭᱟᱜᱼᱟ ᱛᱳ ᱧᱮᱞ ᱮᱫᱟᱯᱮ ᱚᱴᱳ ᱨᱮᱫᱚ ᱦᱮᱱᱟᱜᱼᱟ ᱚᱱᱟ ᱫᱚ ᱟᱡ ᱛᱮᱜᱮ ᱦᱤᱡᱩᱜᱼᱟ ᱛᱳ ᱰᱮᱴᱟ ᱥᱮᱵᱷᱟᱨ ᱨᱮᱵᱚᱱ ᱠᱞᱤᱠ ᱞᱮᱠᱷᱟᱱ ᱞᱳ ᱠᱚᱣᱟᱞᱤᱴᱤ ᱵᱷᱤᱰᱭᱳ ᱪᱟᱹᱞᱩᱜᱼᱟ ᱛᱟᱨᱯᱚᱨ ᱱᱚᱣᱟ ᱫᱚ ᱰᱮᱴᱟ ᱛᱮ ᱪᱟᱹᱞᱩᱜ ᱠᱟᱱᱟ ᱟᱨ ᱞᱟᱛᱟᱨ ᱨᱮᱱᱟᱜ ᱡᱟᱦᱟᱸ ᱤᱭᱟᱹ ᱦᱮᱱᱟᱜᱼᱟ ᱚᱱᱟ ᱫᱚ ᱚᱣᱟᱭᱯᱷᱟᱭ ᱛᱮ ᱪᱟᱹᱞᱩ ᱞᱮᱱᱠᱷᱟᱱ ᱫᱚ ᱛᱤᱱᱟᱹᱜ ᱨᱮᱢ ᱧᱮᱞ ᱠᱚᱣᱟ ᱚᱱᱟ ᱨᱮᱱᱟᱜ ᱛᱚ ᱵᱟᱱᱟᱨ ᱜᱤᱧ ᱞᱳ ᱠᱟᱫᱟ ᱚᱣᱟᱭᱯᱷᱟᱭ ᱟᱨ ᱰᱮᱴᱟ ᱠᱟᱱᱮᱠᱥᱮᱱ ᱛᱚ ᱱᱤᱭᱟᱹ ᱜᱮ ᱛᱟᱦᱮᱸ ᱠᱟᱱᱟ ᱡᱮᱱᱟᱨᱮᱞ ᱨᱮ ᱪᱮᱫ ᱦᱮᱱᱟᱜᱼᱟ ᱡᱮᱱᱟᱨᱮᱞ ᱨᱮᱫᱚ ᱛᱮᱢᱚᱱ ᱠᱤᱪᱷᱩ ᱫᱚ ᱵᱟᱹᱱᱩᱜᱼᱟ ᱦᱚᱸᱜᱼᱚᱭ ᱱᱚᱰᱮ ᱛᱟᱵ ᱛᱮᱱᱟᱜ ᱦᱮᱱᱟᱜᱼᱟ ᱴᱮᱯ ᱠᱟᱛᱮ ᱪᱮᱫ ᱞᱮᱠᱟ ᱵᱚᱱ ᱚᱱᱟ ᱜᱮ ᱛᱚ ᱡᱮᱱᱟᱨᱮᱞ ᱨᱮᱫᱚ ᱵᱤᱥᱮᱥ ᱠᱤᱪᱷᱩ ᱵᱟᱹᱱᱩᱜᱼᱟ ᱵᱮᱠ ᱫᱟᱹᱧ ᱛᱟᱨᱯᱚᱨ ᱞᱟᱭᱵᱨᱮᱨᱤ ᱨᱮ ᱡᱩᱫᱤ ᱵᱚᱱ ᱪᱟᱞᱟᱜᱼᱟ ᱛᱟᱦᱚᱞᱮ ᱟᱵᱚ ᱪᱮᱫ ᱠᱚᱵᱚᱱ ᱧᱮᱞ ᱠᱟᱫᱟ ᱯᱞᱮ ᱞᱤᱥᱴ ᱠᱚ ᱟᱵᱚᱣᱟᱜ ᱤᱭᱩᱴᱩᱵᱽ ᱪᱮᱱᱮᱞ ᱨᱮᱱᱟᱜ ᱯᱞᱮ ᱞᱤᱥᱴ ᱠᱚ ᱩᱰᱩᱠᱚᱜᱼᱟ ᱞᱟᱭᱵᱨᱮᱨᱤ ᱨᱮᱵᱚᱱ ᱠᱞᱤᱠ ᱠᱮᱫᱟ ᱧᱮᱞ ᱫᱟᱯᱮ ᱛᱚ ᱪᱮᱫ ᱪᱮᱫ ᱵᱚᱱ ᱧᱮᱞ ᱠᱟᱫᱟ ᱚᱱᱟ ᱠᱷᱟᱹᱛᱤᱨ ᱛᱮ ᱦᱤᱥᱴᱨᱤ ᱨᱮ ᱠᱞᱤᱠ ᱦᱩᱭᱩᱜ ᱛᱟᱵᱚᱱᱟ ᱧᱮᱞ ᱫᱟᱯᱮ ᱠᱞᱤᱠ ᱠᱤᱫᱟᱹᱧ ᱛᱚ ᱤᱧ ᱱᱚᱣᱟ ᱠᱚ ᱵᱷᱤᱰᱭᱳᱧ ᱧᱮᱞ ᱠᱟᱫᱟ ᱥᱮ ᱟᱯᱮ ᱦᱚᱸ ᱱᱚᱝᱠᱟ ᱜᱮᱯᱮ ᱧᱮᱞ ᱠᱟᱫᱟ ᱛᱚ ᱚᱱᱟ ᱠᱷᱟᱹᱛᱤᱨ ᱛᱮ ᱦᱤᱥᱴᱨᱤ ᱨᱮ ᱡᱟᱦᱟᱸ ᱠᱚᱫᱚ ᱵᱚᱱ ᱧᱮᱞ ᱠᱟᱫᱟ ᱚᱱᱟ ᱵᱚᱱ ᱧᱮᱞ ᱫᱟᱲᱮᱭᱟᱜᱼᱟ ᱛᱟᱨᱯᱚᱨ ᱤᱭᱳᱨ ᱵᱷᱤᱰᱤᱭᱳ ᱫᱚ ᱟᱢ ᱪᱮᱫ ᱵᱷᱤᱰᱤᱭᱳᱢ ᱟᱲᱟᱜ ᱠᱟᱫᱟ ᱥᱮ ᱤᱧ ᱪᱮᱫ ᱵᱷᱤᱰᱤᱭᱳᱧ ᱟᱲᱟᱜ ᱠᱟᱫᱟ ᱚᱱᱟ ᱱᱚᱣᱟ ᱪᱮᱱᱮᱞ ᱨᱮ ᱪᱮᱫ ᱵᱷᱤᱰᱤᱭᱳ ᱟᱲᱟᱜ ᱢᱮᱱᱟᱜᱼᱟ ᱦᱳᱭ ᱚᱱᱟ ᱱᱚᱰᱮ ᱠᱷᱚᱡ ᱵᱚᱱ ᱧᱮᱞ ᱫᱟᱲᱮᱭᱟᱜᱼᱟ ᱤᱭᱳᱨ ᱵᱷᱤᱰᱤᱭᱳ ᱠᱷᱚᱡ ᱟᱯᱮᱭᱟᱜ ᱤᱭᱩᱴᱩᱵᱽ ᱮᱯ ᱳᱯᱮᱱ ᱞᱮᱠᱷᱟᱡ ᱟᱯᱮᱭᱟᱜ ᱵᱷᱤᱰᱤᱭᱳ ᱪᱤᱠᱟᱹ ᱛᱮᱯᱮ ᱧᱟᱢᱟ ᱚᱱᱟ ᱠᱟᱱᱟ ᱛᱟᱨᱯᱚᱨ ᱞᱟᱛᱟᱨ ᱥᱮᱫ ᱫᱚ ᱯᱞᱮ ᱞᱤᱥᱴ ᱠᱟᱱᱟ ᱧᱮᱞ ᱛᱟᱯᱮ ᱟᱹᱰᱤ ᱟᱭᱢᱟ ᱯᱞᱮ ᱞᱤᱥᱴ ᱢᱮᱱᱟᱜᱼᱟ ᱡᱩᱫᱤ ᱱᱟᱣᱟ ᱯᱞᱮ ᱞᱤᱥᱴ ᱵᱮᱱᱟᱣ ᱥᱟᱱᱟᱭᱮᱫ ᱯᱮᱭᱟ ᱛᱟᱦᱚᱞᱮ ᱱᱤᱭᱟᱹ ᱯᱞᱮ ᱞᱤᱥᱴ ᱨᱮ ᱠᱞᱤᱠ ᱦᱩᱭᱩᱜ ᱛᱟᱵᱚᱱᱟ ᱛᱟᱨᱯᱚᱨ ᱢᱤᱫᱴᱮᱱ ᱵᱷᱤᱰᱤᱭᱳ ᱟᱯᱮᱭᱟᱜ ᱫᱚ ᱱᱤᱝᱠᱟᱹ ᱫᱚ ᱵᱟᱝ ᱦᱤᱡᱩᱜᱼᱟ ᱛᱚ ᱚᱸᱰᱮ ᱚᱞ ᱦᱩᱭᱩᱜᱼᱟ ᱤᱭᱟᱹ ᱯᱞᱮ ᱞᱤᱥᱴ ᱨᱮᱱᱟᱜ ᱧᱩᱛᱩᱢ ᱪᱮᱫ ᱮᱢ ᱮᱢᱟᱜᱼᱟ ᱟᱨ ᱯᱨᱟᱭᱵᱷᱮᱴ ᱥᱮ ᱯᱟᱵᱽᱞᱤᱠ ᱟᱢ ᱯᱟᱵᱽᱞᱤᱠ ᱛᱮ ᱡᱩᱫᱤ ᱦᱚᱲ ᱠᱚᱯᱮ ᱧᱮᱞ ᱦᱚᱪᱚ ᱥᱟᱱᱟᱭᱮᱫ ᱠᱚ ᱠᱷᱟᱱ ᱟᱨ ᱡᱩᱫᱤ ᱯᱟᱨᱥᱳᱱᱟᱞ ᱯᱞᱮ ᱞᱤᱥᱴ ᱯᱮ ᱵᱮᱱᱟᱣᱟ ᱛᱟᱦᱚᱞᱮ ᱯᱨᱟᱭᱵᱷᱮᱴ ᱨᱮᱯᱮ ᱫᱚᱦᱚᱭᱟ ᱚᱱᱠᱟ ᱠᱟᱛᱮᱫ ᱠᱨᱤᱭᱮᱴ ᱦᱩᱭᱩᱜᱼᱟ ᱛᱚ ᱤᱭᱩᱴᱩᱵᱽ ᱨᱮᱱᱟᱜ ᱫᱚ ᱱᱤᱭᱟᱹᱜᱮ ᱛᱟᱦᱮᱸ ᱠᱟᱱᱟ ᱤᱢᱯᱳᱨᱴᱮᱱᱴ ᱠᱤᱪᱷᱩ ᱵᱟᱲᱟᱭ ᱛᱮᱱᱟᱜ ᱛᱚ ᱡᱟᱹᱱᱤᱡ ᱠᱷᱟᱱ ᱯᱮ ᱥᱮᱬᱟ ᱠᱮᱫᱟ ᱛᱚ ᱫᱚᱥᱟᱨ ᱵᱷᱤᱰᱭᱳ ᱮᱴᱟᱜ ᱟᱜ ᱱᱤᱭᱮᱧ ᱟᱹᱜᱩᱭᱟ ᱮᱴᱟᱜ ᱟᱜ ᱴᱚᱯᱤᱠ ᱱᱤᱭᱮ ᱛᱚ ᱵᱷᱤᱰᱭᱳ ᱫᱚ ᱱᱚᱰᱮ ᱜᱤᱧ ᱢᱩᱪᱟᱹᱫ ᱮᱫᱟ ᱢᱟ ᱛᱟᱦᱚᱞᱮ ᱡᱚᱦᱟᱨ ᱜᱮ ᱟᱨ ᱢᱤᱫᱴᱮᱱ ᱵᱷᱤᱰᱭᱳᱧ ᱩᱫᱩᱜ ᱟᱯᱮᱭᱟ ᱚᱱᱟ ᱫᱚ ᱧᱮᱞ ᱮᱫᱟ ᱯᱮ ᱢᱟᱣᱩᱥ ᱤᱧ ᱤᱭᱩᱡᱽ ᱮᱫᱟ ᱛᱚ ᱪᱮᱫ ᱞᱮᱠᱟ ᱠᱟᱛᱮᱫ ᱢᱟᱣᱩᱥ ᱵᱚᱱ ᱤᱭᱩᱡᱟ ᱵᱤᱱᱟᱹ ᱢᱟᱣᱩᱥ ᱛᱮ ᱮᱯᱥ ᱫᱟᱨᱟᱭ ᱛᱮ ᱢᱟ ᱛᱟᱦᱚᱞᱮ ᱵᱷᱤᱰᱭᱳ ᱫᱚ ᱱᱚᱰᱮ ᱜᱤᱧ ᱵᱚᱱᱫᱚᱭᱮᱫᱟ